ᱟᱵᱚ ᱨᱚᱝ ᱵᱚᱱ ᱧᱮᱞᱟ ᱡᱚᱦᱟᱨ ᱤᱧ ᱜᱮ ᱠᱟᱱᱦᱚ ᱦᱮᱢᱵᱨᱚᱢ ᱟᱯᱮ ᱯᱮ ᱧᱮᱞᱮᱫ ᱛᱟᱵᱚᱱᱟ ᱮᱡᱩᱠᱮᱥᱚᱱ ᱚᱯᱷ ᱥᱟᱱᱛᱟᱞᱤ ᱱᱚᱣᱟ ᱮᱡᱩᱠᱮᱥᱚᱱ ᱚᱯᱷ ᱥᱟᱱᱛᱟᱞᱤ ᱭᱩᱴᱤᱭᱩᱵᱽ ᱪᱮᱱᱟᱞ ᱨᱮ ᱟᱯᱮ ᱠᱚ ᱥᱟᱹᱜᱩᱱ ᱫᱟᱨᱟᱢ ᱛᱮᱦᱮᱧᱟᱜ ᱵᱷᱤᱰᱤᱭᱳ ᱨᱮᱫᱚ ᱟᱵᱚ ᱨᱚᱝ ᱵᱚᱱ ᱧᱮᱞᱟ ᱟᱵᱚᱣᱟᱜ ᱛᱤᱱᱟᱹᱝ ᱨᱚᱝ ᱢᱮᱱᱟᱜᱼᱟ ᱚᱱᱟ ᱨᱚᱝ ᱠᱚᱨᱮᱱᱟᱜ ᱧᱩᱛᱩᱢ ᱜᱮ ᱟᱨ ᱨᱚᱝ ᱠᱚᱵᱚᱱ ᱧᱮᱞᱟ ᱢᱟ ᱮᱱᱠᱷᱟᱱ ᱵᱷᱤᱰᱤᱭᱳ ᱵᱚᱱ ᱮᱛᱚᱦᱚᱵ ᱞᱮᱜᱮ ᱨᱚᱝ ᱨᱮᱱᱟᱜ ᱵᱚᱱ ᱧᱮᱞᱟ ᱨᱚᱝ ᱠᱚᱞᱚᱨ ᱩᱲᱤᱭᱟ ᱛᱮᱫᱚ ᱨᱚᱝᱜᱚ

ᱮᱥᱮᱞ ᱦᱣᱟᱭᱤᱴ ᱠᱚᱢᱯᱞᱮᱠᱥᱚᱱ, ᱜᱚᱣᱨᱚ ᱵᱚᱨᱱᱚ, ᱛᱮᱞ ᱥᱟᱶᱟᱨ, ᱰᱟᱨᱠ ᱠᱚᱢᱯᱞᱮᱠᱥᱚᱱ, ᱥᱟᱢᱚᱲᱚ᱾ ᱛᱮᱦᱮᱧ ᱫᱚ ᱱᱚᱣᱟ ᱨᱚᱝ ᱠᱚᱨᱮᱱᱟᱜ ᱧᱩᱛᱩᱢ ᱵᱚᱱ ᱵᱟᱰᱟᱭ ᱠᱮᱜᱼᱟ᱾ ᱟᱫᱚ ᱱᱚᱰᱮ ᱜᱮ ᱵᱷᱤᱰᱤᱭᱳ ᱫᱚᱞᱤᱧ ᱠᱮᱪᱮᱫᱮᱜᱼᱟ᱾ ᱟᱨ ᱱᱟᱣᱟ ᱵᱷᱤᱰᱤᱭᱳ ᱟᱹᱜᱩ ᱠᱟᱛᱮᱫ ᱞᱤᱧ ᱥᱮᱴᱮᱨᱚᱜᱼᱟ ᱢᱟ ᱮᱱᱠᱷᱟᱱ ᱡᱚᱦᱟᱨ ᱜᱮ